ᱛᱮᱦᱮᱧᱟᱜ ᱞᱟᱭᱤᱵᱷ ᱵᱷᱤᱰᱭᱳ ᱨᱮ ᱥᱟᱱᱟᱢ ᱠᱚ ᱡᱚᱦᱟᱨ ᱜᱮ ᱜᱟᱛᱮ ᱠᱚ ᱤᱧ ᱜᱮ ᱥᱟᱱᱛᱟᱞᱤ ᱵᱞᱚᱜᱟᱨ ᱯᱨᱚᱥᱚᱱᱡᱤᱛ ᱛᱤᱦᱤᱧ ᱤᱧ ᱞᱟᱭᱤᱵᱷ ᱵᱷᱤᱰᱭᱳ ᱨᱤᱧ ᱦᱮᱡ ᱥᱮᱴᱮᱨ ᱟᱠᱟᱱ ᱛᱟᱵᱚᱱᱟ ᱟᱨ ᱟᱞᱮ ᱫᱚ ᱢᱮᱱᱟᱜ ᱞᱮᱭᱟ ᱪᱟᱨ ᱟᱞᱤ ᱨᱮ ᱥᱤᱨᱟᱢᱯᱩᱨ ᱪᱟᱞ ᱟᱞᱤ ᱪᱟᱨ ᱟᱞᱤ ᱨᱮ ᱟᱨ ᱤᱧ ᱥᱟᱶᱛᱮ ᱢᱮᱱᱟᱜ ᱠᱚᱣᱟ ᱯᱮᱭᱟ ᱜᱤᱫᱽᱨᱟᱹ ᱱᱩᱜᱼᱩᱸᱰᱮ ᱢᱤᱫᱴᱮᱡ ᱦᱮᱞᱳ ᱦᱟᱭ ᱠᱚ ᱢᱮ ᱦᱮᱞᱳ ᱦᱟᱭ ᱟᱨ ᱵᱟᱨᱭᱟ ᱜᱤᱫᱽᱨᱟᱹ ᱫᱚ ᱱᱩᱠᱤᱱ ᱱᱚᱸᱰᱮ ᱢᱮᱱᱟᱜ ᱠᱤᱱᱟ ᱧᱮᱞ ᱦᱚᱪᱚ ᱯᱮᱭᱟ ᱦᱟᱭ ᱢᱮ ᱚᱠᱟᱨᱮᱵᱚᱱ ᱦᱮᱡ ᱠᱟᱱᱟ ᱞᱟᱹᱭ ᱢᱮ

ᱛᱚ ᱟᱹᱰᱤ ᱵᱮᱥ ᱠᱟᱛᱷᱟ ᱛᱚᱵᱮ ᱧᱮᱞ ᱛᱟᱵᱚᱱ ᱯᱮ ᱱᱚᱜᱼᱚᱭ ᱦᱟᱭᱣᱮ ᱨᱮ ᱚᱠᱟ ᱞᱮᱠᱟ ᱜᱟᱹᱰᱤ ᱪᱟᱞᱟᱜ ᱠᱟᱱᱟ ᱮᱱᱛᱮᱫ ᱞᱮᱜᱮᱢ ᱞᱮᱜᱮᱢ ᱠᱚ ᱤᱫᱤᱭᱮᱫᱟ ᱚᱱᱠᱟ ᱫᱚ ᱛᱤᱥ ᱦᱚᱸ ᱯᱟᱥᱮᱡ ᱵᱟᱯᱮ ᱧᱮᱞ ᱵᱟᱲᱟ ᱟᱠᱟᱫ ᱛᱟᱵᱚᱱᱟ ᱟᱫᱚ ᱡᱟᱦᱟᱸᱭ ᱠᱚ ᱱᱚᱣᱟ ᱞᱟᱭᱤᱵᱷ ᱵᱷᱤᱰᱤᱭᱳ ᱨᱮ ᱦᱤᱡᱩᱜ ᱛᱟᱵᱚᱱ ᱯᱮ ᱟᱹᱰᱤ ᱩᱥᱟᱹᱨᱟ ᱫᱮᱞᱟ ᱢᱟ ᱟᱯᱮ ᱠᱚᱣᱟᱜ ᱜᱮ ᱤᱱᱛᱮᱡᱟᱨ ᱦᱩᱭᱩᱜ ᱠᱟᱱᱟ ᱮᱱᱛᱮᱫ ᱦᱟᱸᱰᱮ ᱦᱟᱸᱰᱮ ᱢᱤᱫᱴᱮᱱ ᱵᱚᱥ ᱜᱟᱹᱰᱤ ᱠᱚ ᱤᱫᱤᱭᱮᱫᱟ ᱦᱮᱸ ᱟᱯᱮ ᱥᱮᱫ ᱱᱚᱝᱠᱟᱱ ᱵᱚᱥ ᱢᱮᱱᱟᱜᱼᱟ ᱥᱮ ᱵᱟᱹᱱᱩᱜᱼᱟ ᱚᱱᱟ ᱦᱚᱸ ᱠᱚᱢᱮᱱᱴ ᱨᱮ ᱞᱟᱹᱭ ᱛᱟᱵᱚᱱ ᱯᱮ ᱫᱮᱞᱟ ᱫᱮᱞᱟ ᱥᱟᱱᱟᱢ ᱜᱟᱛᱮ ᱠᱚ ᱱᱚᱣᱟ ᱞᱟᱭᱤᱵᱷ ᱵᱷᱤᱰᱤᱭᱳ ᱨᱮ ᱡᱚᱲᱟᱜ ᱛᱟᱵᱚᱱ ᱯᱮ